ᱩᱲᱤᱥᱥᱟ ᱡᱟᱠᱟᱛ ᱜᱚᱴᱟ ᱜᱮ ᱧᱮᱞᱚᱜ ᱠᱟᱱᱟ ᱟᱹᱫᱤᱵᱟᱹᱥᱤ ᱠᱚ ᱚᱛ ᱦᱟᱥᱟ ᱪᱮᱛᱟᱱ ᱨᱮ ᱥᱚᱨᱠᱟᱨ ᱜᱷᱟᱱᱮ ᱠᱷᱚᱱ ᱜᱷᱟᱱᱮ ᱱᱚᱡᱚᱨᱮ ᱫᱚᱦᱚ ᱟᱠᱟᱫ ᱪᱮᱫ ᱞᱮᱠᱟ ᱨᱮ ᱱᱩᱠᱩ ᱟᱹᱫᱤᱵᱟᱹᱥᱤ ᱦᱚᱯᱚᱱ ᱠᱚ ᱱᱚᱣᱟ ᱚᱛ ᱦᱟᱥᱟ ᱠᱷᱚᱱᱤᱧ ᱵᱤᱥᱛᱟᱯᱤᱛ ᱠᱚᱣᱟ ᱱᱚᱣᱟ ᱞᱮᱠᱟᱱᱟᱜ ᱜᱮ ᱜᱷᱟᱱᱮ ᱳᱰᱤᱥᱟ ᱥᱚᱨᱠᱟᱨ ᱟᱹᱜᱩ ᱟᱠᱟᱫ ᱟᱹᱜᱩᱭ ᱛᱟᱦᱮᱸ ᱠᱚᱜ ᱠᱟᱱᱟ ᱱᱮᱜᱼᱮ ᱦᱚᱞᱟ ᱢᱟᱦᱫᱮᱨ ᱜᱮᱵᱚ ᱧᱮᱞᱮᱫ ᱛᱟᱦᱮᱸᱫ ᱨᱟᱭᱨᱚᱝᱯᱩᱨ ᱨᱮ ᱱᱚᱝᱠᱟᱱᱟᱜ ᱜᱮ ᱠᱚᱱᱴᱟ ᱵᱩᱱᱤᱭᱟᱹ ᱯᱞᱟᱴ ᱠᱷᱟᱹᱛᱤᱨ ᱛᱮᱦᱮᱧ ᱠᱤᱪᱷᱩ ᱜᱟᱱ ᱟᱹᱛᱩ ᱫᱤᱥᱚᱢ ᱚᱸᱰᱮ ᱩᱪᱪᱷᱮᱫᱚᱜ ᱠᱟᱱᱟ ᱟᱨᱚ ᱱᱚᱜᱼᱚᱭ ᱵᱚᱱ ᱧᱮᱞ ᱫᱟᱲᱮᱭᱟᱜ ᱠᱟᱱᱟ ᱳᱰᱤᱥᱟ ᱯᱚᱱᱚᱛ ᱰᱷᱮᱝᱠᱟᱱᱟᱲ ᱦᱚᱱᱚᱛ ᱠᱟᱢᱟᱠᱷᱤᱭᱟ ᱵᱚᱱᱚᱛ ᱠᱚᱝᱠᱲᱟᱦᱟᱴ ᱵᱞᱚᱠ ᱨᱮ ᱱᱚᱝᱠᱟ ᱟᱹᱫᱤᱵᱟᱹᱥᱤ ᱠᱚᱣᱟᱜ ᱦᱟᱥᱟ ᱡᱩᱢᱤ ᱪᱮᱛᱟᱱ ᱨᱮ ᱥᱚᱨᱠᱟᱨ ᱱᱤᱛᱚᱝ ᱞᱟᱜᱟ ᱜᱤᱰᱤ ᱠᱚ ᱞᱟᱹᱜᱤᱫ ᱛᱮ ᱱᱚᱝᱠᱟ ᱡᱳᱡᱚᱱᱟᱭ ᱛᱚᱞᱮᱫ ᱠᱷᱟᱹᱛᱤᱨ ᱛᱮ ᱛᱮᱦᱮᱧ ᱠᱚᱝᱠᱲᱟᱦᱟᱴ ᱵᱞᱚᱠ ᱨᱮᱱ ᱡᱟᱦᱟᱸ ᱛᱤᱱᱟᱹᱜ ᱜᱮ ᱥᱟᱱᱛᱟᱲ ᱵᱚᱭᱦᱟ ᱠᱷᱮᱨᱣᱟᱲ ᱵᱚᱭᱦᱟ ᱠᱚ ᱢᱤᱫ ᱠᱟᱛᱮ ᱛᱮᱦᱮᱧ ᱠᱚᱝᱠᱲᱟᱦᱟᱴ ᱨᱮ ᱢᱤᱫ ᱨᱟᱸᱜᱟᱣ ᱨᱮᱞᱤ ᱦᱚᱸ ᱧᱮᱞ ᱞᱮᱱ ᱛᱟᱦᱮᱸᱫ ᱢᱮᱱᱠᱷᱟᱱ ᱨᱟᱸᱜᱟᱣ ᱨᱮᱞᱤ ᱨᱮ ᱠᱚᱝᱠᱲᱟᱦᱟᱴ ᱵᱞᱚᱠ ᱨᱮᱱ ᱡᱟᱦᱟᱸ ᱛᱤᱱᱟᱹᱜ ᱜᱮ ᱟᱹᱫᱤᱵᱟᱹᱥᱤ ᱠᱷᱮᱨᱣᱟᱲ ᱵᱚᱭᱦᱟ ᱦᱚᱯᱚᱱ ᱠᱚ ᱢᱮᱱᱟᱜ ᱠᱚ ᱢᱟᱹᱡᱷᱤ ᱵᱟᱵᱟ ᱯᱟᱨᱟᱱᱤᱠ ᱵᱟᱵᱟ ᱥᱟᱶᱛᱮ ᱢᱟᱹᱡᱷᱤ ᱵᱟᱵᱟᱣᱟᱜ ᱩᱢᱩᱞ ᱨᱮ ᱡᱟᱦᱟᱸ ᱛᱤᱱᱟᱹᱜ ᱜᱚ ᱵᱟᱵᱟ ᱠᱚ ᱢᱮᱱᱟᱜ ᱠᱚ ᱢᱮᱱᱠᱷᱟᱱ ᱯᱟᱨᱜᱟᱱᱟ ᱵᱟᱵᱟ ᱥᱟᱢᱮᱞᱟᱭ ᱥᱟᱺᱦᱤᱡ ᱛᱮ ᱜᱚᱲᱚ ᱠᱚ ᱮᱢᱟᱫ ᱠᱚ ᱛᱟᱦᱮᱸᱫ ᱢᱟ ᱮᱱᱠᱷᱟᱱ ᱚᱸᱰᱮᱱᱟᱜ ᱜᱮ ᱢᱤᱫ ᱨᱮᱛᱮᱫ ᱵᱚᱱ ᱧᱮᱞ ᱞᱮᱜᱮ